ᱡᱚᱛᱚ ᱠᱚ ᱡᱚᱦᱟᱨ ᱱᱤᱭᱟᱹ ᱚᱠᱛᱮ ᱨᱮ ᱤᱧᱟᱹᱜ ᱢᱤᱫᱴᱮᱱ ᱱᱟᱣᱟ ᱵᱞᱚᱜᱥ ᱨᱮᱧ ᱟᱛᱟᱝ ᱫᱟᱨᱟᱢᱮᱫ ᱵᱚᱱ ᱠᱟᱱᱟ ᱛᱚ ᱴᱷᱤᱠ ᱜᱮᱭᱟ ᱛᱮᱦᱮᱧ ᱫᱚ ᱢᱤᱫᱴᱮᱱ ᱱᱟᱣᱟ ᱡᱟᱭᱜᱟ ᱧᱮᱞ ᱦᱚᱪᱚ ᱵᱚᱱ ᱞᱟᱹᱜᱤᱫ ᱢᱮᱛᱟᱜ ᱢᱮ ᱟᱭᱢᱟ ᱦᱚᱲ ᱜᱮᱵᱚᱱ ᱧᱮᱞ ᱟᱠᱟᱫᱟ ᱟᱭᱢᱟ ᱦᱚᱲ ᱫᱚ ᱵᱟᱵᱚᱱ ᱧᱮᱞ ᱟᱠᱟᱫᱟ ᱚᱱᱟ ᱡᱟᱭᱜᱟᱧ ᱤᱫᱤ ᱵᱚᱱᱟ ᱚᱱᱟ ᱫᱚ ᱢᱤᱫᱴᱮᱱ ᱱᱟᱢᱰᱟᱠ ᱠᱚᱨᱟ ᱡᱟᱭᱜᱟ ᱠᱟᱱᱟ ᱟᱭᱢᱟ ᱦᱚᱲ ᱵᱚᱱ ᱥᱮᱱ ᱵᱟᱲᱟᱣ ᱜᱮᱭᱟ ᱛᱚ ᱫᱮᱞᱟ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱛᱷᱚᱲᱟ ᱥᱟᱨᱯᱨᱟᱭᱤᱡᱽ ᱤᱧ ᱫᱚᱦᱚᱭᱮᱫ ᱠᱟᱱᱟ ᱚᱱᱟ ᱡᱟᱭᱜᱟ ᱪᱮᱫ ᱠᱟᱱᱟ ᱟᱯᱮ ᱜᱮ ᱦᱟᱸᱜ ᱠᱚᱢᱮᱱᱴ ᱨᱮ ᱡᱮᱢᱚᱱ ᱯᱮ ᱞᱟᱹᱭ ᱛᱟᱵᱚᱱ

ᱪᱮᱫ ᱵᱚᱱ ᱧᱮᱞ ᱠᱮᱫᱟ ᱮᱱ ᱴᱤ ᱯᱤ ᱥᱤ ᱵᱚᱸᱜᱟᱭᱜᱟᱶ ᱚᱞ ᱵᱚᱱ ᱧᱮᱞ ᱠᱮᱫᱟ ᱢᱮᱱᱠᱷᱟᱱ ᱱᱚᱣᱟ ᱰᱮᱢ ᱫᱚ ᱥᱚᱦᱚᱨᱯᱩᱨ ᱟᱛᱳ ᱨᱮ ᱢᱮᱱᱟᱜᱼᱟ ᱦᱚᱲ ᱟᱛᱳ ᱨᱮ ᱦᱚᱲ ᱟᱛᱳ ᱢᱤᱫᱴᱤᱡ ᱵᱚᱱ ᱟᱸᱡᱚᱢ ᱠᱟᱜ ᱜᱮᱭᱟ ᱥᱚᱦᱚᱨᱯᱩᱨ ᱚᱱᱟ ᱟᱛᱳ ᱯᱷᱮᱰ ᱨᱮᱜᱮ ᱢᱮᱱᱟᱜᱼᱟ ᱱᱚᱣᱟ ᱰᱮᱢ ᱫᱚ ᱱᱚᱣᱟ ᱨᱮᱭᱟᱜ ᱰᱮᱢ ᱨᱮᱭᱟᱜ ᱮᱨᱤᱭᱟ ᱛᱤᱱᱟᱹᱜ ᱜᱟᱱ ᱯᱟᱲᱟᱜ ᱠᱟᱱᱟ ᱚᱱᱟ ᱟᱯᱮ ᱟᱱᱫᱟᱡᱽ ᱠᱟᱛᱮ ᱠᱚᱢᱮᱱᱴ ᱨᱮᱯᱮ ᱞᱟᱹᱭ ᱫᱟᱲᱮᱭᱟᱜᱼᱟ ᱤᱧ ᱞᱟᱥᱴ ᱨᱮᱧ ᱞᱟᱹᱭ ᱟᱵᱚᱱ ᱠᱟᱱᱟ ᱱᱚᱰᱮᱱᱟᱜ ᱮᱨᱤᱭᱟ ᱟᱨ ᱱᱚᱰᱮᱱᱟᱜ ᱦᱤᱥᱴᱨᱤ ᱵᱤᱥᱚᱭ ᱛᱮ ᱢᱩᱪᱟᱹᱫ ᱨᱮ ᱦᱟᱸᱜ ᱵᱚᱱ ᱟᱸᱡᱚᱢᱟ ᱛᱚ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱛᱚ ᱱᱤᱛᱚᱜ ᱱᱚᱣᱟ ᱵᱚᱱ ᱧᱮᱞ ᱠᱮᱫᱟ ᱯᱨᱟᱭ ᱡᱟᱭᱜᱟ ᱯᱨᱟᱭ ᱟᱹᱰᱤ ᱢᱚᱡᱽ ᱜᱮᱵᱚᱱ ᱧᱮᱞ ᱠᱮᱫᱟ ᱢᱮᱱᱠᱷᱟᱱ ᱱᱚᱣᱟ ᱡᱤᱱᱤᱥ ᱫᱚ ᱟᱥᱚᱞ ᱠᱟᱭᱛᱮ ᱱᱚᱣᱟ ᱫᱚ ᱢᱤᱫᱴᱮᱱ ᱞᱮᱛᱨᱟ ᱡᱤᱱᱤᱥ ᱠᱟᱱᱟ ᱧᱮᱞᱚᱜ ᱨᱮ ᱪᱮᱦᱨᱟ ᱜᱮᱭᱟ ᱢᱮᱱᱠᱷᱟᱱ ᱚᱠᱟᱴᱟᱜ ᱵᱚᱱ ᱧᱮᱞᱮᱫ ᱠᱟᱱ ᱱᱚᱣᱟ ᱫᱚ ᱯᱨᱟᱭ ᱜᱮ ᱞᱮᱛᱨᱟ ᱡᱤᱱᱤᱥ ᱠᱟᱱᱟ ᱠᱟᱨᱚᱱ ᱚᱠᱟ ᱨᱮᱫᱚ ᱮᱱ ᱴᱤ ᱯᱤ ᱥᱤ ᱢᱮᱱᱟᱜᱼᱟ ᱚᱱᱟ ᱨᱮᱭᱟᱜ ᱢᱤᱫ ᱵᱟᱨ ᱢᱟᱹᱭᱞᱟᱹ ᱠᱚ ᱱᱚᱰᱮ ᱦᱩᱭᱩᱜ ᱠᱟᱱᱟ ᱚᱠᱟᱴᱟᱜ ᱚᱠᱟ ᱫᱚ ᱥᱟᱞᱟᱠᱟᱴᱤ ᱨᱮ ᱢᱮᱱᱟᱜᱼᱟ ᱟᱨ ᱵᱚᱸᱜᱟᱭᱜᱟᱶ ᱮᱱ ᱴᱤ ᱯᱤ ᱥᱤ ᱢᱮᱱᱛᱮ ᱠᱚ ᱢᱮᱛᱟᱜ ᱠᱟᱱᱟ ᱚᱸᱰᱮ ᱫᱚ ᱛᱷᱟᱨᱢᱟᱞ ᱠᱚ ᱵᱮᱱᱟᱣᱮᱫ ᱠᱟᱱᱟ ᱟᱨ ᱚᱱᱟ ᱨᱮᱭᱟᱜ ᱢᱤᱫ ᱵᱟᱨ ᱞᱮᱛᱨᱟ ᱡᱤᱱᱤᱥ ᱥᱮ ᱟᱭᱢᱟ ᱞᱮᱛᱨᱟ ᱡᱤᱱᱤᱥ ᱜᱮ ᱱᱚᱰᱮ ᱦᱤᱡᱩᱜ ᱠᱟᱱᱟ ᱚᱱᱟ ᱫᱚ ᱯᱟᱭᱤᱯ ᱫᱚᱣᱟᱨᱟ ᱛᱮ ᱦᱤᱡᱩᱜ ᱠᱟᱱᱟ ᱛᱤᱱᱟᱹᱜ ᱵᱚᱱ ᱧᱮᱞᱮᱫ ᱠᱟᱱᱟ ᱵᱮᱠ ᱥᱟᱭᱤᱰ ᱨᱮ ᱯᱟᱭᱤᱯ ᱢᱮᱱᱟᱜᱼᱟ ᱚᱱᱠᱟ ᱚᱱᱠᱟ ᱛᱮ ᱚᱱᱟ ᱫᱚ ᱢᱟᱹᱭᱞᱟᱹ ᱦᱤᱡᱩᱜ ᱠᱟᱱᱟ ᱟᱨ ᱚᱱᱠᱟᱛᱮ ᱱᱚᱣᱟ ᱚᱸᱰᱮ ᱫᱚᱠᱚ ᱜᱤᱰᱤᱭᱮᱫ ᱠᱟᱱᱟ ᱛᱚ ᱧᱮᱞᱚᱜ ᱨᱮ ᱟᱹᱰᱤ ᱪᱮᱨᱦᱟ ᱵᱚᱱ ᱧᱮᱞ ᱠᱮᱫᱟ ᱢᱮᱱᱠᱷᱟᱱ ᱩᱱᱟᱹᱜ ᱜᱮ ᱞᱮᱛᱟᱲᱟ ᱡᱤᱱᱤᱥ ᱠᱟᱱᱟ ᱱᱚᱣᱟ ᱫᱚ ᱟᱨ ᱱᱚᱣᱟ ᱡᱤᱱᱤᱥ ᱫᱚ ᱯᱨᱟᱭ ᱮᱭᱤᱴᱤᱱ ᱱᱟᱭᱤᱱᱴᱤᱱ ᱮᱭᱤᱴᱤ ᱳᱣᱟᱱ ᱠᱚᱨᱮ ᱠᱚ ᱵᱮᱱᱟᱣ ᱞᱮᱫᱼᱟ ᱟᱨ ᱩᱱ ᱠᱷᱚᱱ ᱜᱮ ᱱᱚᱣᱟ ᱡᱤᱱᱤᱥ ᱫᱚ ᱢᱮᱱᱟᱜᱼᱟ ᱟᱨ ᱩᱱ ᱠᱷᱚᱱ ᱜᱮ ᱱᱚᱣᱟ ᱠᱟᱹᱢᱤ ᱫᱚ ᱨᱮᱜᱩᱞᱟᱨᱞᱤ ᱪᱟᱞᱟᱜ ᱠᱟᱱᱟ ᱯᱷᱟᱭᱱᱟᱞᱤ ᱨᱩᱣᱟᱹᱲᱚᱜ ᱠᱟᱱ ᱛᱟᱦᱮᱱᱟᱹᱧ ᱟᱨ ᱟᱹᱰᱤ ᱠᱟᱡᱟᱠᱮ ᱫᱟᱜ ᱠᱮᱫᱟ ᱟᱹᱰᱤ ᱫᱩᱭ ᱜᱷᱚᱱᱴᱟ ᱜᱟᱱ ᱚᱱᱛᱮ ᱨᱮ ᱢᱤᱫᱴᱮᱱ ᱦᱚᱲᱟᱜ ᱚᱲᱟᱜ ᱨᱤᱧ ᱡᱟᱨᱣᱟ ᱫᱩᱲᱩᱵ ᱟᱠᱟᱱ ᱛᱟᱦᱮᱱᱟ ᱟᱨ ᱦᱤᱡᱩᱜ ᱦᱤᱡᱩᱜ ᱛᱮ ᱢᱤᱫᱴᱮᱱ ᱪᱟᱭ ᱵᱟᱜᱟᱱᱤᱧ ᱧᱮᱞ ᱠᱮᱫᱟ ᱛᱚ ᱟᱹᱰᱤ ᱢᱚᱡᱽ ᱤᱧ ᱧᱮᱞ ᱠᱮᱫᱟ ᱛᱚ ᱪᱟᱭ ᱵᱟᱜᱟᱱ ᱵᱟᱲᱟᱭ ᱜᱮᱭᱟᱵᱚᱱ ᱟᱥᱟᱢ ᱨᱮᱫᱚ ᱪᱟᱭ ᱞᱟᱹᱜᱤᱫ ᱛᱮ ᱟᱹᱰᱤ ᱯᱷᱮᱢᱟᱥ ᱜᱮᱭᱟ ᱟᱨ ᱱᱚᱣᱟ ᱠᱚᱨᱮ ᱦᱚᱸ ᱪᱟᱭ ᱵᱟᱜᱟᱱ ᱢᱮᱱᱟᱜᱼᱟ ᱟᱫᱚ ᱚᱱᱟ ᱪᱟᱭ ᱵᱟᱜᱟᱱ ᱨᱮᱭᱟᱜ ᱵᱷᱤᱭᱩ ᱛᱷᱚᱲᱟ ᱜᱟᱱᱤᱧ ᱧᱮᱞ ᱦᱚᱪᱚ ᱵᱚᱱᱟ ᱛᱚ ᱧᱮᱞ ᱛᱟᱵᱚᱱ ᱛᱷᱚᱲᱟ ᱞᱟᱦᱟ ᱱᱚᱛᱮ ᱫᱟᱜ ᱠᱮᱫᱟ ᱟᱫᱚ ᱦᱟᱱᱮ ᱨᱩᱣᱟᱹᱲᱚᱜ ᱨᱩᱣᱟᱹᱲᱚᱜ ᱵᱩᱨᱩ ᱠᱷᱚᱱ ᱫᱩᱦᱟᱹ ᱩᱰᱩᱠᱚᱜ ᱠᱟᱱᱟ ᱯᱮ ᱧᱮᱞ ᱫᱟᱲᱮᱭᱟᱜᱼᱟ ᱟᱹᱰᱤ ᱢᱚᱡᱟ ᱧᱮᱞᱚᱜ ᱠᱟᱱᱟ ᱦᱩᱭ ᱫᱟᱲᱮᱭᱟᱜᱼᱟ ᱠᱮᱢᱮᱨᱟ ᱠᱳᱣᱟᱞᱤᱴᱤ ᱠᱚᱢ ᱧᱚᱜ ᱜᱮᱭᱟ ᱢᱮᱱᱠᱷᱟᱱ ᱟᱹᱰᱤ ᱢᱚᱡᱽ ᱧᱮᱞᱚᱜ ᱠᱟᱱᱟ ᱡᱚᱠᱷᱚᱱ ᱵᱩᱨᱩ ᱡᱟᱭᱜᱟ ᱨᱮ ᱛᱟᱦᱮᱱ ᱟᱹᱰᱤ ᱢᱚᱡᱟ ᱟᱹᱭᱠᱟᱹᱜᱼᱟ ᱢᱮᱱᱠᱷᱟᱱ ᱯᱨᱚᱵᱞᱮᱢ ᱫᱚ ᱱᱚᱣᱟ ᱜᱮ ᱟᱹᱭᱠᱟᱹᱜᱼᱟ ᱟᱹᱰᱤ ᱵᱟᱹᱲᱛᱤ ᱞᱮᱸᱡᱮᱫ ᱟᱹᱭᱠᱟᱹᱜᱼᱟ ᱱᱚᱛᱮᱱᱟᱜ ᱦᱟᱥᱟ ᱯᱨᱚᱵᱞᱮᱢ ᱧᱚᱜ ᱟᱹᱭᱠᱟᱹᱜᱼᱟ ᱟᱨ ᱛᱷᱚᱲᱟ ᱫᱟᱜ ᱦᱚᱸ ᱫᱟᱜ ᱢᱤᱫ ᱨᱚᱠᱚᱢᱮ ᱫᱟᱜ ᱜᱚᱫᱟ ᱛᱚ ᱛᱮᱦᱮᱧᱟᱜ ᱫᱚ ᱱᱤᱭᱟᱹ ᱜᱮ ᱠᱷᱟᱴᱚ ᱛᱮ ᱵᱷᱤᱰᱤᱭᱳ ᱛᱟᱦᱮᱸ ᱠᱟᱱᱟ ᱟᱥᱚᱜ ᱟᱹᱧ ᱡᱩᱫᱤ ᱛᱷᱚᱲᱟ ᱜᱟᱱ ᱨᱮᱦᱚᱸ ᱯᱮ ᱠᱩᱥᱤᱭᱟᱜ ᱠᱷᱟᱱ ᱫᱟᱭᱟ ᱠᱟᱛᱮ ᱞᱟᱭᱤᱠ ᱠᱚᱢᱮᱱᱴ ᱥᱮᱭᱟᱨ ᱟᱞᱚᱯᱮ ᱦᱤᱲᱤᱧ ᱛᱟᱵᱚᱱᱟ ᱟᱨᱦᱚᱸ ᱵᱚᱱ ᱧᱟᱯᱟᱢᱟ ᱱᱮᱠᱥᱴ ᱢᱤᱫᱴᱮᱱ ᱢᱚᱡᱟᱜ ᱱᱚᱝᱠᱟᱱᱟᱜ ᱵᱷᱤᱰᱤᱭᱳ ᱚᱱ ᱛᱮᱜᱮ ᱢᱟ ᱮᱱᱠᱷᱟᱱ ᱡᱚᱛᱚ ᱠᱚ ᱡᱚᱦᱟᱨ